ᱡᱤᱵᱚᱱ ᱰᱟᱦᱟᱨ ᱨᱮ ᱛᱟᱲᱟᱢ ᱚᱠᱛᱮ ᱡᱩᱫᱤ ᱡᱟᱸᱜᱮ ᱫᱟᱨᱟᱢ ᱵᱟᱢ ᱧᱟᱢ ᱞᱮᱜᱼᱟ ᱮᱱᱠᱷᱟᱱ ᱵᱷᱟᱹᱵᱤ ᱢᱮ ᱡᱮ ᱮᱴᱟᱜ ᱦᱚᱨ ᱛᱮᱢ ᱛᱟᱲᱟᱢ ᱟᱠᱟᱫᱼᱟ ᱟᱢ ᱫᱚ ᱤᱧ ᱡᱩᱫᱤᱧ ᱜᱟᱹᱞᱛᱤ ᱟᱠᱟᱫᱼᱟ ᱚᱱᱟ ᱠᱟᱛᱷᱟ ᱫᱚ ᱤᱧ ᱜᱮ ᱢᱤᱛᱟᱹᱧ ᱢᱮ ᱪᱮᱫᱟᱜ ᱡᱮ ᱚᱱᱟ ᱫᱚ ᱤᱧ ᱜᱤᱧ ᱡᱩᱛ ᱨᱩᱣᱟᱹᱲ ᱫᱟᱲᱮᱭᱟᱜᱼᱟ ᱮᱴᱟᱜ ᱦᱚᱲ ᱫᱚ ᱵᱟᱝᱟ ᱪᱮᱛᱟᱱ ᱛᱮ ᱨᱟᱠᱟᱵ ᱞᱟᱹᱜᱤᱫ ᱛᱮ ᱠᱷᱟᱱ ᱫᱟᱲᱮ ᱜᱮ ᱡᱟᱹᱨᱩᱲᱟ ᱪᱟᱦᱮ ᱚᱱᱟ ᱫᱚ ᱦᱮᱢᱟᱞ ᱵᱩᱨᱩ ᱦᱩᱭᱮᱱ ᱥᱮ ᱟᱢᱟᱜ ᱵᱮᱵᱽᱥᱟᱭ ᱠᱮᱨᱮᱠᱴᱟᱨ ᱨᱮᱱᱟᱝ ᱵᱤᱰᱟᱹᱣ ᱩᱱ ᱨᱮ ᱦᱩᱭᱩᱜᱼᱟ ᱛᱤᱱ ᱨᱮ ᱢᱤᱫ ᱟᱹᱱᱟᱹᱲᱤ ᱦᱚᱲ ᱥᱟᱶᱛᱮᱢ ᱡᱚᱴᱟᱜ ᱠᱟᱱ ᱨᱮᱥᱯᱮᱠᱴ ᱫᱚ ᱟᱹᱨᱥᱤ ᱞᱮᱠᱟᱱᱟ ᱟᱢ ᱛᱤᱱᱟᱹᱜ ᱮᱢ ᱮᱢᱟ ᱩᱱᱟᱹᱜ ᱜᱮᱢ ᱧᱟᱢ ᱨᱩᱣᱟᱹᱲᱟ ᱟᱢ ᱛᱤᱱᱟᱹᱜ ᱮᱢ ᱱᱟᱯᱟᱭᱟ ᱟᱢᱟᱜ ᱨᱩᱯ ᱧᱮᱞ ᱛᱮ ᱫᱚ ᱵᱟᱝ ᱜᱩᱱ ᱧᱮᱞ ᱛᱮ ᱩᱨᱩᱢᱚᱜᱼᱟ ᱟᱢ ᱛᱤᱱᱟᱹᱜ ᱮᱢ ᱥᱮᱪᱮᱫ ᱟᱠᱟᱱᱟ ᱰᱤᱜᱽᱨᱤ ᱧᱮᱞ ᱛᱮ ᱫᱚ ᱵᱟᱝ ᱪᱚᱞᱚᱱ ᱧᱮᱞᱛᱮ ᱴᱷᱤᱠᱟᱹᱜᱼᱟ ᱟᱢ ᱛᱤᱱᱟᱹᱜ ᱮᱢ ᱫᱩᱞᱟᱹᱲᱮᱫ ᱠᱟᱱᱟ ᱟᱢᱟᱜ ᱜᱤᱯᱷᱴ ᱧᱮᱞᱛᱮ ᱫᱚ ᱵᱟᱝ ᱜᱚᱨᱚᱡᱽ ᱧᱮᱞᱛᱮ ᱵᱟᱲᱟᱭᱚᱜᱼᱟ ᱴᱟᱠᱟ ᱜᱮ ᱠᱚᱲᱟ ᱠᱚᱣᱟᱜ ᱡᱚᱛᱚ ᱠᱷᱚᱱ ᱫᱟᱢᱟᱱ ᱯᱟᱨᱯᱷᱤᱭᱩᱢ ᱚᱱᱟᱛᱮ ᱮᱠᱟᱞ ᱠᱩᱲᱤ ᱫᱚ ᱵᱟᱝ ᱡᱚᱛᱚ ᱟᱲᱮᱯᱟᱥᱮ ᱦᱚᱲ ᱠᱚᱭ ᱢᱚᱦᱠᱟᱣ ᱠᱚᱣᱟ ᱡᱤᱵᱚᱱ ᱰᱟᱦᱟᱨ ᱨᱮ ᱛᱟᱭᱚᱢ ᱢᱮᱱᱛᱮ ᱫᱚ ᱪᱮᱫ ᱦᱚᱸ ᱵᱟᱹᱱᱩᱜᱼᱟ ᱩᱭᱦᱟᱹᱨ ᱫᱚᱦᱚ ᱠᱟᱜ ᱢᱮ ᱛᱟᱭᱚᱢ ᱨᱮ ᱛᱤᱸᱜᱩ ᱟᱠᱟᱱ ᱦᱚᱲ ᱦᱚᱸ ᱢᱤᱫ ᱫᱤᱱ ᱠᱟᱣᱩᱱᱴᱟᱨ ᱫᱩᱣᱟᱹᱨ ᱨᱮ ᱥᱮᱴᱮᱨᱚᱜᱼᱟ ᱤᱥᱠᱤᱨᱚᱜ ᱜᱮᱢ ᱵᱚᱛᱚᱨᱚᱜ ᱠᱷᱟᱱ ᱥᱟᱯᱷᱟᱜ ᱟᱢ ᱪᱤᱠᱟᱹᱛᱮ ᱠᱷᱟᱴᱟᱣ ᱮᱢ ᱵᱚᱛᱚᱨᱚᱜ ᱠᱷᱟᱱ ᱥᱚᱠᱥᱮᱥ ᱟᱢ ᱪᱤᱠᱟᱛᱮ ᱡᱟᱦᱟᱸ ᱛᱤᱱᱟᱹᱜ ᱫᱟᱲᱮ ᱟᱹᱱᱤᱡ ᱜᱮᱢ ᱦᱩᱭᱮᱱ ᱥᱮ ᱫᱩᱞᱟᱹᱲ ᱫᱚᱭ ᱜᱚᱞᱟᱢ ᱢᱮ ᱜᱮᱭᱟ ᱚᱱᱟᱛᱮ ᱚᱠᱟᱴᱟᱜ ᱮᱢ ᱫᱩᱞᱟᱹᱲᱮᱫ ᱠᱟᱱᱟ ᱚᱱᱟᱨᱮ ᱥᱚᱱᱛᱚᱨ ᱛᱟᱦᱮᱱ ᱢᱮ ᱟᱜᱷᱟᱛ ᱦᱤᱲᱤᱧ ᱫᱚ ᱥᱚᱦᱚᱡᱟ ᱢᱮᱱᱠᱷᱟᱱ ᱚᱯᱢᱟᱱ ᱦᱤᱲᱤᱧ ᱫᱚ ᱟᱹᱰᱤ ᱩᱛᱟᱹᱨ ᱟᱸᱴᱟ ᱫᱩᱞᱟᱹᱲ ᱜᱟᱛᱮ ᱥᱚᱱᱢᱟᱱᱮ ᱠᱷᱚᱡᱟ ᱴᱟᱠᱟ ᱫᱚ ᱵᱟᱝ ᱫᱩᱞᱟᱹᱲ ᱥᱟᱶᱛᱮ ᱯᱟᱹᱛᱭᱟᱹᱣᱮ ᱠᱷᱚᱡᱟ ᱦᱤᱨᱠᱟᱹ ᱫᱚ ᱵᱟᱝ ᱠᱷᱮᱢᱟᱣ ᱞᱟᱹᱜᱤᱫ ᱠᱤᱪᱷᱩ ᱚᱠᱛᱮ ᱠᱷᱚᱡᱟ ᱜᱤᱯᱷᱴ ᱫᱚ ᱵᱟᱝ ᱢᱤᱞᱚᱱᱮ ᱠᱷᱚᱡᱟ ᱵᱟᱯᱟᱜᱤ ᱫᱚ ᱵᱟᱝ ᱦᱩᱞᱟᱹᱥᱮ ᱠᱷᱚᱡᱟ ᱦᱚᱢᱚᱨ ᱫᱚ ᱵᱟᱝ ᱟᱢᱮᱢ ᱚ ᱟᱥᱚᱜ ᱠᱟᱱ ᱠᱷᱟᱱ ᱱᱟᱜᱟᱢ ᱨᱮ ᱢᱮᱱᱟᱢᱟ ᱩᱭᱦᱟᱹᱨᱚᱜ ᱠᱟᱱ ᱠᱷᱟᱱ ᱫᱚᱢ ᱟᱜᱟᱢ ᱨᱮ ᱢᱮᱱᱟᱢᱟ ᱟᱨᱮᱢ ᱦᱩᱞᱟᱹᱥᱚᱜ ᱠᱟᱱ ᱠᱷᱟᱱ ᱫᱚ ᱱᱤᱛᱚᱜ ᱨᱮ ᱢᱮᱱᱟᱢᱟ ᱜᱤᱫᱽᱨᱟᱹ ᱚᱠᱛᱮ ᱯᱚᱞᱚᱢᱮᱱᱟ ᱠᱩᱞᱦᱤ ᱫᱷᱩᱲᱤ ᱨᱮ ᱡᱩᱣᱟᱹᱱ ᱚᱠᱛᱮ ᱪᱟᱞᱟᱣᱮᱱᱟ ᱡᱩᱨᱤ ᱯᱟᱸᱡᱟ ᱨᱮ ᱟᱨ ᱦᱟᱲᱟᱢ ᱚᱠᱛᱮ ᱪᱟᱞᱟᱣᱮᱱᱟ ᱟᱹᱲᱤᱡ ᱡᱟᱞᱟ ᱨᱮ ᱚᱠᱟᱴᱟᱜ ᱮᱢ ᱤᱫᱤᱭᱟ ᱥᱮᱱᱚᱜ ᱚᱠᱛᱮ ᱨᱮ ᱠᱩᱞ ᱫᱚ ᱥᱟᱢᱟᱝ ᱥᱮ ᱫᱚᱱ ᱞᱟᱹᱜᱤᱫ ᱛᱮ ᱢᱤᱫ ᱡᱟᱸᱜᱟ ᱯᱟᱹᱪᱷᱞᱟᱹᱜᱼᱟ ᱴᱷᱤᱠ ᱚᱱᱠᱟ ᱞᱮᱠᱟ ᱡᱤᱵᱚᱱ ᱞᱟᱹᱲᱦᱟᱹᱭ ᱨᱮ ᱡᱚᱠᱷᱚᱱᱮᱢ ᱛᱟᱭᱱᱚᱢᱚᱜ ᱠᱟᱱᱟ ᱟᱞᱚᱢ ᱟᱥ ᱪᱷᱩᱴᱟᱹᱜᱼᱟ ᱡᱤᱵᱚᱱ ᱢᱟ ᱟᱢ ᱞᱟᱦᱟ ᱥᱮᱫ ᱞᱟᱦᱟᱜ ᱞᱟᱹᱜᱤᱫ ᱫᱟᱣ ᱮ ᱛᱮᱭᱟᱨᱟᱢ ᱠᱟᱱᱟ ᱟᱵᱚ ᱢᱟ ᱡᱚᱛᱚ ᱜᱮ ᱫᱩᱥᱤ ᱟᱨ ᱫᱚᱥ ᱨᱮᱱᱟᱝ ᱦᱚᱨ ᱨᱮ ᱛᱤᱸᱜᱩ ᱠᱟᱛᱮ ᱟᱨ ᱢᱤᱫ ᱦᱚᱲᱟᱜ ᱫᱚᱥ ᱵᱚᱱ ᱛᱩᱞᱟᱹᱭᱟ ᱜᱤᱫᱽᱨᱟᱹ ᱚᱠᱛᱮ ᱟᱵᱚ ᱯᱮᱱᱥᱤᱞ ᱵᱚᱱ ᱵᱮᱵᱷᱟᱨᱮᱫ ᱛᱟᱦᱮᱸ ᱠᱟᱱᱟ ᱟᱨ ᱱᱤᱛᱚᱜ ᱫᱚ ᱠᱚᱞᱚᱢ ᱪᱮᱫᱟᱜ ᱡᱮ ᱜᱤᱫᱽᱨᱟᱹ ᱚᱠᱛᱮ ᱨᱮᱱᱟᱜ ᱜᱟᱹᱞᱛᱤ ᱫᱚ ᱥᱩᱫᱷᱨᱟᱹᱣ ᱫᱟᱲᱮ ᱞᱮᱠᱟ ᱢᱮᱱᱠᱷᱟᱱ ᱦᱟᱨᱟ ᱢᱟᱨᱟᱝ ᱠᱟᱛᱮᱭᱟᱜ ᱫᱚ ᱵᱟᱝ ᱠᱩᱲᱤ ᱠᱚᱣᱟᱜ ᱢᱮᱫ ᱫᱟᱜ ᱫᱚ ᱵᱟᱨ ᱞᱮᱠᱟᱱᱟ ᱢᱤᱫ ᱫᱚ ᱫᱩᱠ ᱨᱮᱱᱟᱜ ᱟᱨ ᱢᱤᱫ ᱫᱚ ᱪᱷᱚᱞᱚᱱᱟ ᱨᱮᱱᱟᱜ ᱩᱱᱠᱩ ᱜᱮᱠᱚ ᱦᱤᱸᱥᱟᱹᱦᱟ ᱡᱟᱦᱟᱸᱭ ᱞᱮᱠᱟᱱ ᱜᱮᱠᱚ ᱵᱟᱝ ᱠᱟᱱᱟ ᱚᱠᱟᱴᱟᱜ ᱨᱮᱦᱚᱸ ᱵᱩᱫᱟᱱ ᱠᱚᱫᱚ ᱟᱠᱚ ᱟᱠᱚᱨᱮ ᱵᱟᱠᱚ ᱨᱚᱯᱚᱲ ᱡᱷᱚᱜᱚᱲᱚᱜᱼᱟ ᱦᱤᱥᱟᱹ ᱟᱨ ᱞᱟᱞᱚᱪ ᱫᱚ ᱥᱩᱨ ᱥᱩᱯᱩᱨ ᱯᱮᱲᱟ ᱞᱮᱠᱟ ᱢᱚᱱᱮ ᱨᱮᱢ ᱞᱟᱞᱚᱪ ᱠᱮᱫ ᱠᱷᱟᱱ ᱜᱮ ᱦᱤᱥᱟᱹᱢ ᱮᱦᱚᱵᱟ ᱟᱢᱟᱜ ᱛᱤ ᱛᱟᱞᱠᱷᱟ ᱨᱮᱱᱟᱜ ᱜᱟ ᱨᱮ ᱱᱟᱥᱤᱵ ᱫᱚ ᱵᱟᱭ ᱛᱟᱦᱮᱱᱟ ᱱᱟᱥᱤᱵ ᱫᱚ ᱛᱟᱦᱮᱱᱟ ᱟᱢᱟᱜ ᱠᱟᱹᱢᱤ ᱨᱮ ᱟᱢᱟᱜ ᱠᱩᱨᱩᱢᱩᱴᱩ ᱨᱮ ᱟᱢᱮᱢ ᱢᱮᱱᱟ ᱤᱧ ᱴᱷᱮᱱ ᱴᱟᱠᱟ ᱛᱟᱦᱮᱱ ᱠᱷᱟᱱ ᱠᱟᱹᱢᱤ ᱠᱟᱛᱮᱧ ᱫᱮᱠᱷᱟᱣᱟ ᱢᱮᱱᱠᱷᱟᱱ ᱴᱟᱠᱟᱭ ᱢᱮᱱᱟ ᱟᱢ ᱯᱟᱹᱦᱤᱞ ᱛᱮ ᱠᱤᱪᱷᱩ ᱠᱟᱹᱢᱤ ᱠᱟᱛᱮ ᱫᱮᱠᱷᱟᱣ ᱢᱮ ᱤᱱᱟᱹ ᱠᱷᱟᱱ ᱜᱮ ᱤᱧ ᱟᱢ ᱴᱷᱮᱱᱤᱧ ᱥᱮᱴᱮᱨᱚᱜᱼᱟ